ᱦᱮᱞᱳ ᱵᱷᱤᱣᱟᱨᱥ ᱠᱚ ᱣᱮᱞᱠᱟᱢ ᱵᱮᱠ ᱴᱩ ᱫᱤ ᱪᱮᱱᱮᱞ ᱛᱚᱵᱮ ᱛᱤᱦᱤᱧ ᱤᱧ ᱢᱚᱰᱷᱟᱣ ᱠᱟᱱᱟ ᱱᱚᱣᱟ ᱟᱥᱟᱢ ᱫᱤᱥᱚᱢ ᱨᱮᱱᱟᱜ ᱢᱤᱫᱴᱮᱱ ᱪᱟ ᱵᱟᱜᱟᱱ ᱟᱯᱮ ᱢᱟᱯᱮ ᱵᱟᱰᱟᱭ ᱜᱮᱭᱟ ᱯᱟᱥᱮᱡ ᱟᱥᱟᱢ ᱢᱟ ᱪᱟ ᱞᱟᱹᱜᱤᱫ ᱛᱮᱢᱟ ᱪᱟ ᱵᱟᱜᱟᱱ ᱞᱟᱹᱜᱤᱫ ᱛᱮᱢᱟ ᱟᱹᱰᱤ ᱯᱷᱮᱢᱟᱥ ᱡᱟᱭᱜᱟ ᱠᱟᱱᱟ ᱛᱚ ᱛᱤᱦᱤᱧ ᱤᱧᱤᱧ ᱧᱮᱞ ᱦᱚᱪᱚ ᱵᱚᱱᱟ ᱟᱥᱟᱢ ᱨᱮᱱᱟᱜ ᱠᱚᱠᱲᱟᱡᱷᱟᱲ ᱰᱟᱞᱣᱟ ᱵᱟᱲᱤ ᱨᱮᱱᱟᱜ ᱪᱟ ᱵᱟᱜᱟᱱ ᱪᱟ ᱵᱟᱜᱟᱱ ᱪᱮᱫ ᱞᱮᱠᱟ ᱛᱤᱱᱟᱹᱜ ᱞᱟᱹᱴᱩ ᱪᱟ ᱵᱟᱜᱟᱱ ᱢᱟᱱᱮ ᱤᱧᱟᱹᱜ ᱤᱭᱩᱴᱩᱵᱽ ᱪᱮᱱᱮᱞ ᱨᱮᱱᱟᱜ ᱵᱷᱤᱰᱤᱭᱳ ᱨᱮ ᱠᱚᱢᱮᱱᱴ ᱠᱚᱨᱮ ᱠᱚ ᱢᱮᱛᱟ ᱵᱟᱲᱟ ᱟᱹᱫᱤᱧ ᱛᱟᱦᱮᱱᱟ ᱡᱮ ᱪᱟ ᱵᱟᱜᱟᱱ ᱩᱫᱩᱜ ᱟᱞᱮ ᱢᱮ ᱪᱟ ᱵᱟᱜᱟᱱ ᱧᱮᱞ ᱦᱚᱪᱚ ᱞᱮᱢ ᱛᱚ ᱤᱧᱤᱧ ᱧᱮᱞ ᱦᱚᱪᱚ ᱵᱚᱱᱟ ᱛᱮᱦᱮᱧ ᱛᱚᱵᱮ ᱧᱮᱞ ᱛᱟᱵᱚᱱ ᱯᱮ ᱛᱚᱵᱮ ᱤᱧ ᱢᱚᱦᱰᱟᱣ ᱠᱟᱱᱟ ᱱᱚᱜᱼᱚᱸᱭ ᱤᱧᱟᱹᱜ ᱵᱤᱠᱠᱷᱟᱛ ᱢᱟᱱᱮ ᱤᱧᱟᱹᱜ ᱯᱷᱮᱢᱟᱥ ᱜᱞᱟᱢᱟᱨ ᱟᱨ ᱱᱩᱭ ᱯᱟᱧᱡᱟᱵᱽ ᱤᱧ ᱥᱟᱶ ᱢᱮᱱᱟᱭᱟ ᱪᱚᱨᱚᱱ ᱢᱩᱨᱢᱩ ᱛᱚᱵᱮ ᱟᱹᱞᱤᱧ ᱞᱤᱧ ᱪᱟᱞᱟᱜᱼᱟ ᱟᱨ ᱞᱤᱧ ᱧᱮᱞ ᱦᱚᱪᱚ ᱯᱮᱭᱟ ᱛᱚ ᱢᱚᱡᱽ ᱛᱮ ᱧᱮᱞ ᱛᱟᱵᱚᱱ ᱯᱮ ᱱᱚᱜᱼᱚᱭ ᱟᱯᱮ ᱯᱮ ᱧᱮᱞ ᱧᱟᱢ ᱫᱟᱲᱮᱭᱟᱜ ᱠᱟᱱᱟ ᱟᱹᱞᱤᱧ ᱰᱟᱦᱟᱨ ᱨᱮ ᱢᱮᱱᱟᱜ ᱞᱤᱧᱟᱹ ᱛᱚ ᱟᱹᱞᱤᱧ ᱢᱚᱦᱰᱟᱜ ᱞᱟᱦᱟ ᱨᱮ ᱤᱧ ᱢᱤᱫᱴᱮᱡ ᱠᱟᱛᱷᱟ ᱨᱚᱲ ᱥᱟᱱᱟᱭᱮᱫᱤᱧᱟᱹ ᱡᱮ ᱤᱧᱟᱹᱜ ᱧᱩᱛᱩᱢ ᱫᱚ ᱦᱩᱭᱩᱜ ᱠᱟᱱᱟ ᱥᱩᱠᱩᱢᱟᱨ ᱴᱩᱰᱩ ᱟᱨ ᱟᱯᱮ ᱯᱮ ᱧᱮᱞᱫᱟ ᱮᱥ ᱮᱢ ᱵᱞᱚᱜᱽᱥ ᱛᱚᱵᱮ ᱫᱮᱞᱟ ᱛᱮᱦᱮᱧᱟᱜ ᱵᱞᱚᱜᱽ ᱫᱚᱧ ᱥᱴᱟᱨᱴ ᱠᱟᱜ ᱞᱮᱜᱮ

ᱥᱴᱚᱯ ᱥᱴᱚᱯ ᱥᱴᱚᱯ ᱥᱴᱚᱯ ᱟᱹᱰᱤ ᱵᱟᱹᱲᱤᱡ ᱵᱷᱟᱜᱽᱜᱚ ᱟᱹᱰᱤ ᱵᱟᱹᱲᱤᱡ ᱵᱷᱟᱜᱽᱜᱚ ᱟᱹᱰᱤ ᱵᱟᱹᱲᱤᱡ ᱵᱷᱟᱜᱽᱜᱚ ᱱᱚᱰᱮ ᱟᱭᱢᱟ ᱦᱚᱲ ᱠᱚ ᱮᱥᱮᱫ ᱛᱤᱸᱜᱩ ᱟᱠᱟᱱᱟ ᱛᱚ ᱱᱤᱛᱚᱜ ᱦᱚᱸ ᱟᱹᱞᱤᱧ ᱞᱤᱧ ᱮᱥᱮᱫ ᱮᱱᱟ ᱱᱩᱠᱩ ᱯᱮ ᱧᱮᱞ ᱧᱟᱢ ᱫᱟᱲᱮ ᱟᱠᱚ ᱠᱟᱱᱟ ᱟᱭᱢᱟ ᱦᱚᱲ ᱠᱚ ᱮᱥᱮᱫ ᱠᱟᱱᱟ ᱟᱨ ᱱᱩᱭ ᱯᱩᱞᱤᱥ ᱫᱟᱫᱟ ᱦᱚᱸ ᱱᱚᱰᱮᱭ ᱮᱥᱮᱫ ᱠᱟᱱᱟ ᱩᱱᱤ ᱦᱚᱸ ᱟᱹᱰᱤ ᱫᱩᱠᱮ ᱟᱹᱭᱠᱟᱹᱣ ᱮᱫᱟ ᱴᱨᱮᱱ ᱡᱚᱞᱫᱤ ᱟᱣᱳ ᱱᱟ ᱴᱨᱮᱱ ᱪᱟᱞᱟᱜ ᱠᱟᱱᱟ ᱦᱟᱱᱮ ᱯᱮ ᱧᱮᱞ ᱧᱟᱢ ᱫᱟᱲᱮᱭᱟᱜ ᱠᱟᱱᱟ ᱴᱨᱮᱱ ᱪᱟᱞᱟᱜ ᱠᱟᱱᱟ

ᱛᱚᱵᱮ ᱚᱠᱟᱴᱟᱜ ᱪᱟ ᱵᱟᱜᱟᱱ ᱤᱧ ᱩᱫᱩᱜ ᱟᱯᱮ ᱚᱱᱟ ᱪᱟ ᱵᱟᱜᱟᱱ ᱫᱚ ᱟᱞᱮ ᱚᱲᱟᱜ ᱠᱷᱚᱱᱟᱜ ᱯᱚᱸᱪᱤᱥ ᱠᱤᱞᱳᱢᱤᱴᱟᱨ ᱯᱷᱟᱨᱟᱠ ᱨᱮ ᱢᱮᱱᱟᱜᱼᱟ᱾

ᱦᱟᱹᱨᱤᱭᱟᱹᱲ ᱪᱟ ᱵᱟᱜᱟᱱ ᱛᱟᱞᱟ ᱨᱮ ᱟᱥᱟᱢ ᱫᱤᱥᱚᱢ ᱨᱮ ᱛᱚᱵᱮ ᱱᱤᱛᱚᱜ ᱯᱷᱟᱭᱱᱟᱞᱤ ᱯᱷᱟᱭᱱᱟᱞᱤ ᱢᱟᱱᱮ ᱱᱤᱛᱚᱜ ᱤᱧᱤᱧ ᱛᱤᱭᱟᱹᱜ ᱠᱮᱫᱟ ᱠᱚᱠᱲᱟᱡᱷᱟᱲ ᱨᱮᱱᱟᱜ ᱴᱤ ᱮᱥᱴᱮᱴ ᱢᱟᱱᱮ ᱪᱟ ᱵᱟᱜᱟᱱ ᱱᱚᱣᱟ ᱪᱟ ᱵᱟᱜᱟᱱ ᱫᱚ ᱞᱟᱣᱟᱨ ᱟᱥᱟᱢ ᱨᱮᱱᱟᱜ ᱞᱟᱣᱟᱨ ᱟᱥᱟᱢ ᱨᱮᱱᱟᱜ ᱱᱟᱢᱵᱟᱨ ᱚᱣᱟᱱ ᱪᱟ ᱵᱟᱜᱟᱱ ᱠᱟᱱᱟ ᱠᱚᱠᱲᱟᱡᱷᱟᱲ ᱴᱤ ᱮᱥᱴᱮᱴ ᱮᱠᱪᱩᱭᱮᱞᱤ ᱱᱚᱣᱟ ᱫᱚ ᱱᱚᱣᱟ ᱮᱨᱤᱭᱟ ᱨᱮᱱᱟᱜ ᱧᱩᱛᱩᱢ ᱫᱚ ᱠᱟᱱᱟ ᱰᱟᱞᱣᱟ ᱵᱟᱲᱤ ᱟᱫᱚ ᱠᱚᱠᱲᱟᱡᱷᱟᱲ ᱰᱤᱥᱴᱤᱠ ᱨᱮ ᱢᱮᱱᱟᱜ ᱛᱮ ᱱᱚᱣᱟ ᱪᱟ ᱵᱟᱜᱟᱱ ᱨᱮᱱᱟᱜ ᱧᱩᱛᱩᱢ ᱫᱚ ᱠᱚᱠᱲᱟ ᱡᱷᱟᱲ ᱜᱮᱠᱚ ᱧᱩᱛᱩᱢ ᱠᱮᱫᱟ ᱢᱮᱱᱠᱷᱟᱱ ᱱᱚᱣᱟ ᱪᱟ ᱵᱟᱜᱟᱱ ᱨᱚᱲ ᱦᱩᱭ ᱞᱮᱱᱠᱷᱟᱱ ᱱᱚᱣᱟ ᱪᱟ ᱵᱟᱜᱟᱱ ᱫᱚ ᱡᱤᱞᱤᱧ ᱛᱮ ᱟᱨ ᱚᱥᱟᱨ ᱛᱮ ᱫᱚᱥ ᱠᱤᱞᱳᱢᱤᱴᱟᱨ ᱠᱟᱛᱮ ᱢᱮᱱᱟᱜᱼᱟ ᱴᱮᱱ ᱥᱠᱩᱭᱟᱨ ᱠᱤᱞᱳᱢᱤᱴᱟᱨ ᱢᱟᱱᱮ ᱡᱤᱞᱤᱧ ᱛᱮᱦᱚᱸ ᱫᱚᱥ ᱠᱤᱞᱳᱢᱤᱴᱟᱨ ᱟᱨ ᱚᱥᱟᱨ ᱛᱮᱦᱚᱸ ᱫᱚᱥ ᱠᱤᱞᱳᱢᱤᱴᱟᱨ ᱟᱨ ᱱᱚᱣᱟ ᱪᱟ ᱵᱟᱜᱟᱱ ᱨᱮᱫᱚ ᱠᱷᱟᱹᱞᱤ ᱟᱹᱫᱤᱵᱟᱹᱥᱤ ᱠᱚᱠᱚ ᱧᱮᱞ ᱧᱟᱢᱚᱜ ᱠᱟᱱᱟ ᱢᱟᱱᱮ ᱵᱟᱜᱟᱱᱤᱭᱟ ᱠᱚ ᱢᱮᱱᱟᱜ ᱵᱚᱱᱟ

ᱛᱚᱵᱮ ᱱᱤᱛᱚᱜ ᱟᱹᱞᱤᱧ ᱞᱤᱧ ᱦᱮᱡ ᱛᱤᱭᱳᱜ ᱠᱮᱫᱟ ᱪᱟ ᱵᱟᱜᱟᱱ ᱛᱟᱞᱟᱨᱮ ᱢᱤᱫᱴᱮᱡ ᱫᱚᱠᱟᱱ ᱢᱮᱱᱟᱜᱼᱟ ᱚᱱᱟ ᱫᱚᱠᱟᱱ ᱨᱮ ᱱᱚᱜᱼᱚᱭ ᱪᱟ ᱧᱩ ᱞᱤᱧ ᱵᱚᱞᱚ ᱠᱟᱱᱟ ᱢᱤᱫᱴᱮᱡ ᱤᱧ ᱨᱮᱱ ᱜᱟᱛᱮ ᱯᱟᱧᱡᱟᱵᱽ ᱚᱠᱚᱭ ᱫᱚ ᱪᱚᱨᱚᱱ ᱢᱩᱨᱢᱩ ᱩᱱᱤ ᱥᱟᱶᱛᱮ ᱦᱮᱡ ᱠᱟᱱᱟ ᱛᱚ ᱱᱚᱰᱮ ᱥᱤᱸᱜᱟᱲᱟ ᱞᱤᱧ ᱡᱚᱢ

ᱦᱟᱱᱮ ᱫᱟᱨᱮ ᱥᱟᱠᱟᱢ ᱠᱚ ᱦᱟᱱᱮ ᱠᱟᱹᱴᱤᱡ ᱠᱟᱹᱴᱤᱡ ᱥᱟᱠᱟᱢ ᱣᱟᱞᱟ ᱫᱟᱨᱮ ᱢᱟᱱᱮ ᱠᱟᱹᱴᱤᱡ ᱠᱟᱹᱴᱤᱡ ᱥᱟᱠᱟᱢ ᱣᱟᱞᱟ ᱫᱟᱨᱮ ᱛᱟᱦᱮᱱ ᱨᱮᱱᱟᱜ ᱢᱚᱛᱞᱚᱵ ᱫᱚ ᱱᱚᱣᱟ ᱠᱟᱱ ᱜᱮᱭᱟ ᱡᱮ ᱱᱚᱣᱟ ᱟᱥᱟᱢ ᱫᱤᱥᱚᱢ ᱨᱮ ᱥᱮ ᱤᱱᱰᱤᱭᱟ ᱨᱮ ᱤᱱᱰᱤᱭᱟ ᱨᱮ ᱯᱷᱟᱹᱥᱴ ᱨᱮ ᱢᱟᱱᱮ ᱯᱟᱹᱦᱤᱞ ᱨᱮᱫᱚ ᱪᱟ ᱫᱚᱠᱚ ᱨᱚᱦᱚᱭ ᱦᱚᱴᱚ ᱞᱮᱫᱟ ᱵᱨᱤᱴᱤᱥᱟᱨᱥ ᱠᱚ ᱢᱟᱱᱮ ᱵᱨᱤᱴᱤᱥ ᱨᱮᱱ ᱠᱚ ᱛᱚ ᱮᱭᱤᱴᱤᱱ ᱴᱩᱭᱮᱱᱴᱤ ᱛᱷᱨᱤ ᱨᱮ ᱟᱥᱟᱢ ᱨᱮᱠᱚ ᱨᱚᱦᱚᱭ ᱦᱚᱴᱚ ᱞᱮᱫᱟ ᱯᱷᱟᱨᱥᱴ ᱨᱮ ᱢᱟᱱᱮ ᱤᱱᱰᱤᱭᱟ ᱨᱮᱫᱚ ᱯᱷᱟᱨᱥᱴ ᱨᱮᱫᱚ ᱟᱥᱟᱢ ᱨᱮ ᱦᱩᱭ ᱠᱟᱱᱟ ᱮᱭᱤᱴᱤᱱ ᱴᱩᱭᱮᱱᱴᱤ ᱛᱷᱨᱤ ᱨᱮ ᱡᱚᱠᱷᱚᱱ ᱠᱚ ᱨᱚᱦᱚᱭ ᱞᱮᱫᱟ ᱪᱟ ᱟᱨ ᱚᱱᱠᱟ ᱫᱟᱨᱮ ᱠᱚ ᱨᱚᱦᱚᱭ ᱞᱮᱫᱟ ᱦᱟᱱᱮ ᱯᱮ ᱧᱮᱞ ᱧᱟᱢᱮᱫ ᱚᱱᱟ ᱠᱚ ᱫᱟᱨᱮ ᱚᱱᱠᱟᱱᱟᱜ ᱫᱟᱨᱮ ᱠᱚᱠᱚ ᱨᱚᱦᱚᱭ ᱞᱮᱫᱟ ᱢᱮᱱᱠᱷᱟᱱ ᱩᱱ ᱥᱚᱢᱚᱭ ᱫᱚᱠᱚ ᱨᱚᱦᱚᱭ ᱞᱮᱫᱟ ᱞᱟᱹᱴᱩ ᱞᱟᱹᱴᱩ ᱥᱟᱠᱟᱢ ᱣᱟᱞᱟ ᱫᱟᱨᱮ ᱢᱮᱱᱠᱷᱟᱱ ᱡᱚᱠᱷᱚᱱ ᱦᱚᱭ ᱞᱮᱠᱷᱟᱡ ᱞᱟᱹᱴᱩ ᱞᱟᱹᱴᱩ ᱥᱟᱠᱟᱢ ᱣᱟᱞᱟ ᱫᱟᱨᱮ ᱫᱚ ᱱᱚᱜᱼᱚᱭ ᱯᱮ ᱧᱮᱞ ᱧᱟᱢᱮᱫ ᱠᱟᱱ ᱱᱚᱜᱼᱚᱭ ᱠᱟᱹᱴᱤᱡ ᱠᱟᱹᱴᱤᱡ ᱪᱟ ᱱᱚᱣᱟ ᱠᱚ ᱪᱟ ᱪᱮᱛᱟᱱ ᱨᱮ ᱡᱩᱫᱤ ᱧᱩᱨᱦᱟᱹ ᱞᱮᱱ ᱠᱷᱟᱡ ᱱᱚᱣᱟ ᱪᱟ ᱫᱚ ᱵᱟᱹᱲᱤᱡᱚᱜᱼᱟ ᱟᱨ ᱡᱚᱠᱷᱚᱱ ᱱᱚᱰᱮ ᱵᱟᱹᱲᱤᱡ ᱞᱮᱱ ᱠᱷᱟᱡ ᱚᱱᱟ ᱠᱚ ᱦᱩᱫᱤᱥ ᱵᱟᱲᱟ ᱠᱟᱛᱮ ᱛᱚᱵᱮ ᱵᱨᱤᱴᱤᱥᱟᱨᱥ ᱜᱮ ᱩᱱᱠᱩ ᱠᱚ ᱨᱚᱦᱚᱭ ᱵᱚᱫᱚᱞ ᱠᱮᱫᱟ ᱡᱮ ᱪᱟ ᱵᱟᱜᱟᱱ ᱨᱮ ᱛᱤᱱᱟᱹᱜ ᱫᱟᱨᱮ ᱢᱮᱱᱟᱜᱼᱟ ᱚᱱᱟ ᱠᱚ ᱫᱟᱨᱮ ᱫᱚ ᱵᱚᱞᱮ ᱠᱟᱹᱴᱤᱡ ᱠᱟᱹᱴᱤᱡ ᱥᱟᱠᱟᱢ ᱦᱩᱭᱩᱜ ᱡᱟᱹᱨᱩᱲᱟ ᱛᱚ ᱚᱱᱟ ᱠᱚ ᱤᱭᱟᱹ ᱛᱮᱜᱮ ᱪᱟ ᱵᱟᱜᱟᱱ ᱨᱮᱫᱚ ᱛᱤᱱᱟᱹᱜ ᱫᱟᱨᱮ ᱛᱟᱦᱮᱱᱟ ᱢᱟᱱᱮ ᱞᱟᱹᱴᱩ ᱞᱟᱹᱴᱩ ᱥᱟᱠᱟᱢ ᱚᱞᱟ ᱫᱟᱨᱮ ᱫᱚ ᱵᱟᱝ ᱛᱟᱦᱮᱱᱟ ᱛᱚᱵᱮ ᱵᱷᱤᱭᱩᱣᱟᱨᱥ ᱠᱚ ᱟᱯᱮ ᱯᱮ ᱵᱩᱡᱷᱟᱹᱣ ᱠᱮᱫᱟ ᱯᱟᱥᱮ ᱡᱮ ᱪᱟ ᱵᱟᱜᱟᱱ ᱵᱷᱤᱛᱨᱤ ᱨᱮ ᱚᱠᱟ ᱫᱟᱨᱮ ᱛᱟᱦᱮᱱ ᱦᱟᱱᱮ ᱯᱮ ᱧᱮᱞ ᱧᱟᱢ ᱫᱟᱲᱮᱭᱟᱜ ᱠᱟᱱ ᱟᱭᱢᱟ ᱜᱚᱴᱟᱝ ᱫᱟᱨᱮ ᱢᱮᱱᱟᱜᱼᱟ ᱛᱚ ᱚᱱᱟ ᱠᱚ ᱥᱟᱠᱟᱢ ᱫᱚ ᱠᱟᱹᱴᱤᱡ ᱠᱟᱹᱴᱤᱡ ᱜᱮᱭᱟ ᱢᱮᱱᱠᱷᱟᱱ ᱪᱮᱫ ᱤᱭᱟᱹᱛᱮ ᱪᱮᱫ ᱤᱭᱟᱹ ᱛᱮᱫᱚ ᱱᱚᱜᱼᱚᱭ ᱞᱟᱹᱭ ᱠᱮᱫ ᱚᱱᱟ ᱤᱭᱟᱹᱛᱮ ᱱᱩᱭ ᱯᱮ ᱧᱮᱞ ᱧᱟᱢ ᱫᱟᱲᱮᱭᱟᱭ ᱠᱟᱱᱟ ᱱᱚᱣᱟ ᱵᱟᱜᱟᱱ ᱮᱨᱤᱭᱟ ᱨᱮᱱ ᱠᱟᱱ ᱜᱮᱭᱟᱭ ᱵᱟᱜᱟᱱ ᱨᱮᱱ ᱞᱳᱠᱮᱞ ᱦᱚᱲ ᱠᱟᱱᱟᱭ ᱛᱷᱩᱞᱩᱣᱟ ᱦᱚᱲ ᱠᱟᱱᱟᱭ ᱛᱚ ᱱᱩᱭ ᱥᱟᱶ ᱠᱟᱹᱴᱤᱡ ᱠᱟᱛᱷᱟ ᱵᱚᱱ ᱜᱟᱞᱢᱟᱨᱟᱣᱟ ᱛᱚ ᱟᱹᱫᱤᱵᱟᱹᱥᱤ ᱠᱟᱱ ᱨᱮᱦᱚᱸᱭ

ᱟᱨ ᱱᱚᱰᱮ ᱱᱤ ᱱᱩᱭ ᱢᱤᱫᱴᱮᱱ ᱞᱳᱠᱟᱞ ᱦᱚᱲ ᱥᱟᱶᱛᱮ ᱵᱚᱱ ᱜᱟᱞᱢᱟᱨᱟᱣᱱᱟ ᱛᱚ ᱱᱚᱣᱟ ᱵᱟᱜᱟᱱ ᱪᱮᱫ ᱞᱮᱠᱟ ᱯᱮ ᱧᱮᱞ ᱠᱮᱫᱟ ᱟᱨ ᱟᱯᱮ ᱠᱚᱢᱮᱱᱴ ᱨᱮᱯᱮ ᱢᱮᱛᱟᱣᱤᱧ ᱠᱟᱱ ᱛᱟᱦᱮᱱᱟ ᱡᱮ ᱪᱟ ᱵᱟᱜᱟᱱ ᱩᱫᱩᱜ ᱞᱮᱢ ᱛᱚᱵᱮ ᱧᱮᱞ ᱠᱟᱛᱮ ᱪᱮᱫ ᱞᱮᱠᱟ ᱯᱮ ᱟᱹᱭᱠᱟᱹᱣ ᱠᱮᱫᱟ ᱫᱟᱭᱟ ᱠᱟᱛᱮ ᱟᱨᱦᱚᱸ ᱱᱚᱣᱟ ᱵᱷᱤᱰᱤᱭᱳ ᱨᱮᱱᱟᱜ ᱠᱚᱢᱮᱱᱴ ᱥᱮᱠᱥᱚᱱ ᱨᱮ ᱞᱟᱹᱭᱟᱹᱧ ᱯᱮ ᱟᱨ ᱟᱨ ᱢᱤᱫᱴᱮᱡ ᱠᱟᱛᱷᱟ ᱞᱟᱹᱭ ᱥᱟᱱᱟᱭᱮᱫᱤᱧᱟ ᱡᱮ ᱤᱧᱟᱹᱜ ᱟᱨ ᱢᱤᱫᱴᱮᱱ ᱤᱭᱩᱴᱩᱵᱽ ᱪᱮᱱᱮᱞ ᱢᱮᱱᱟᱜᱼᱟ ᱚᱱᱟ ᱨᱮᱫᱚ ᱠᱷᱟᱹᱞᱤ ᱴᱮᱠᱱᱤᱠᱮᱞ ᱨᱤᱞᱮᱴᱮᱰ ᱵᱷᱤᱰᱤᱭᱳᱧ ᱟᱯᱞᱳᱰ ᱫᱟ ᱟᱯᱮ ᱪᱟᱞᱟᱣ ᱠᱟᱛᱮ ᱯᱮ ᱧᱮᱞ ᱫᱟᱲᱮᱭᱟᱜᱼᱟ ᱴᱮᱠᱱᱤᱠᱮᱞ ᱨᱤᱞᱮᱴᱮᱰ ᱵᱷᱤᱰᱤᱭᱳ ᱛᱟᱦᱮᱱᱟ ᱟᱨ ᱚᱱᱟ ᱤᱭᱩᱴᱩᱵᱽ ᱪᱮᱱᱮᱞ ᱨᱮᱱᱟᱜ ᱧᱩᱛᱩᱢ ᱫᱚ ᱦᱩᱭᱩᱜ ᱠᱟᱱᱟ ᱥᱟᱱᱛᱟᱞᱤ ᱴᱮᱠᱱᱤᱠᱮᱞ ᱠᱤᱝ ᱟᱨ ᱡᱩᱫᱤ ᱟᱯᱮ ᱥᱟᱨᱪ ᱵᱟᱝ ᱥᱟᱱᱟᱭᱮᱫ ᱯᱮ ᱠᱷᱟᱡ ᱱᱚᱣᱟ ᱤᱧᱟᱹᱜ ᱵᱷᱤᱰᱤᱭᱳ ᱰᱤᱥᱠᱨᱤᱯᱥᱚᱱ ᱨᱮ ᱞᱤᱝᱠ ᱤᱧ ᱮᱢ ᱠᱟᱜᱼᱟ ᱤᱧᱟᱹᱜ ᱴᱮᱠᱱᱤᱠᱮᱞ ᱪᱮᱱᱮᱞ ᱨᱮᱱᱟᱜ ᱛᱚ ᱪᱟᱞᱟᱣ ᱠᱟᱛᱮ ᱫᱟᱭᱟ ᱠᱟᱛᱮ ᱚᱱᱟ ᱪᱮᱱᱮᱞ ᱦᱚᱸ ᱥᱟᱵᱥᱠᱨᱟᱭᱤᱵ ᱠᱟᱹᱛᱤᱧ ᱯᱮ ᱚᱱᱟ ᱨᱮᱦᱚᱸ ᱢᱚᱡᱽ ᱢᱚᱡᱽ ᱴᱮᱠᱱᱤᱠᱮᱞ ᱠᱟᱛᱷᱟ ᱤᱧᱤᱧ ᱞᱟᱹᱭ ᱟᱸᱡᱚᱢ ᱟᱯᱮᱭᱟ ᱛᱚᱵᱮ ᱪᱟ ᱵᱟᱜᱟᱱ ᱛᱟᱞᱟ ᱠᱷᱚᱱᱟᱜ ᱤᱧ ᱢᱮᱱᱫᱟ ᱡᱮ ᱡᱩᱫᱤ ᱱᱚᱣᱟ ᱤᱧᱟᱹᱜ ᱵᱷᱤᱰᱤᱭᱳ ᱢᱟᱱᱮ ᱵᱞᱚᱜ ᱵᱷᱤᱰᱤᱭᱳ ᱯᱮ ᱠᱩᱥᱤᱣᱟᱫᱟᱜ ᱛᱤᱧ ᱠᱷᱟᱡ ᱫᱟᱭᱟ ᱠᱟᱛᱮ ᱱᱚᱣᱟ ᱪᱟ ᱵᱟᱜᱟᱱ ᱛᱟᱞᱟ ᱨᱮᱱᱟᱜ ᱵᱞᱚᱜ ᱵᱷᱤᱰᱤᱭᱳ ᱞᱟᱭᱤᱠ ᱛᱤᱧ ᱯᱮ ᱟᱨ ᱞᱟᱭᱤᱠ ᱠᱟᱛᱮ ᱱᱚᱣᱟ ᱤᱧᱟᱹᱜ ᱠᱚᱢᱮᱱᱴ ᱥᱮᱠᱥᱚᱱ ᱨᱮ ᱚᱞ ᱯᱮ ᱱᱟᱭᱤᱥ ᱡᱩᱫᱤ ᱯᱮ ᱠᱩᱥᱤᱭᱟᱫᱟ ᱠᱷᱟᱡ ᱚᱞ ᱯᱮ ᱱᱟᱭᱤᱥ ᱟᱨ ᱡᱩᱫᱤ ᱵᱟᱯᱮ ᱠᱩᱥᱤᱭᱟᱫᱟ ᱠᱷᱟᱡ ᱫᱚ ᱱᱟᱭᱤᱥ ᱦᱚᱸ ᱟᱞᱚᱯᱮ ᱚᱞᱟ ᱤᱧᱟᱹᱜ ᱱᱚᱣᱟ ᱵᱷᱤᱰᱤᱭᱳ ᱥᱮ ᱱᱚᱣᱟ ᱵᱷᱞᱚᱜ ᱰᱤᱥᱞᱟᱭᱤᱠ ᱯᱮ ᱟᱨ ᱫᱟᱭᱟ ᱠᱟᱛᱮ ᱟᱯᱮ ᱴᱷᱮᱱ ᱟᱨᱚᱡ ᱫᱟ ᱡᱮ ᱫᱟᱭᱟ ᱠᱟᱛᱮ ᱱᱚᱣᱟ ᱵᱷᱞᱚᱜ ᱵᱷᱤᱰᱤᱭᱳ ᱫᱚ ᱜᱟᱛᱮ ᱠᱚ ᱴᱷᱮᱡ ᱥᱮᱭᱟᱨ ᱛᱤᱧ ᱯᱮ ᱛᱚᱵᱮ ᱛᱤᱦᱤᱧᱟᱜ ᱵᱷᱞᱚᱜ ᱵᱷᱤᱰᱤᱭᱳ ᱫᱚ ᱱᱚᱰᱮ ᱜᱮ ᱢᱩᱪᱟᱹᱫ ᱜᱟᱞ ᱜᱮ ᱡᱚᱦᱟᱨ